ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱛᱮᱦᱮᱧ ᱫᱚ ᱱᱩᱠᱩ ᱦᱟᱹᱠᱩ ᱵᱚᱱ ᱧᱮᱞ ᱧᱟᱢᱮᱫ ᱠᱚ ᱱᱩᱠᱩ ᱫᱚᱠᱚ ᱢᱮᱛᱟ ᱠᱚᱣᱟ ᱵᱟᱞᱮ ᱢᱟᱹᱝᱜᱽᱨᱤ ᱟᱨ ᱫᱤᱠᱩ ᱛᱮᱫᱚ ᱠᱚ ᱢᱮᱛᱟ ᱠᱚᱣᱟ ᱯᱟᱵᱽᱫᱟ ᱦᱟᱹᱠᱩ ᱞᱤᱧ ᱩᱛᱩ ᱠᱚᱣᱟ ᱟᱨ ᱱᱚᱜᱼᱚᱭ ᱱᱚᱣᱟ ᱠᱟᱨᱞᱟ ᱟᱲᱟᱜ ᱦᱚᱸ ᱟᱹᱞᱩ ᱥᱟᱶᱛᱮ ᱟᱹᱞᱩ ᱥᱟᱶᱛᱮ ᱫᱚ ᱠᱟᱨᱞᱟ ᱟᱲᱟᱜ ᱟᱫᱚ ᱦᱚᱸᱜᱼᱚ ᱱᱚᱝᱠᱟ ᱠᱚ ᱥᱟᱞᱟᱭᱟ ᱦᱚᱸᱜᱼᱚ ᱱᱚᱝᱠᱟ ᱠᱟᱨᱞᱟ ᱟᱲᱟᱜ ᱫᱚ ᱦᱚᱸᱜᱼᱚ ᱱᱚᱝᱠᱟ ᱱᱟᱹᱲᱤᱜᱼᱟ ᱱᱚᱣᱟ ᱫᱚ ᱨᱟᱹᱥᱩᱱ ᱜᱚᱰᱟ ᱯᱮᱸᱭᱟᱡᱽ ᱜᱚᱰᱟ ᱵᱟᱲᱜᱮ ᱠᱚᱨᱮ ᱜᱮ ᱫᱟᱨᱮᱜᱼᱟ ᱟᱫᱚ ᱱᱚᱣᱟ ᱫᱚ ᱞᱟᱹᱴᱩ ᱞᱟᱹᱴᱩ ᱪᱟᱸᱫᱷᱮᱲᱚᱜᱼᱟ ᱵᱟᱨᱭᱟ ᱯᱮᱭᱟ ᱫᱟᱨᱮ ᱠᱷᱟᱱ ᱜᱮ ᱢᱤᱫ ᱩᱛᱩ ᱦᱩᱭᱩᱜᱼᱟ ᱟᱫᱚ ᱚᱱᱟ ᱜᱮ ᱛᱮᱦᱮᱧ ᱫᱚ ᱱᱚᱜᱼᱚᱭ ᱞᱤᱧ ᱥᱟᱞᱟᱭᱮᱫᱟ ᱱᱚᱜᱼᱚᱭ ᱱᱚᱝᱠᱟ ᱠᱚ ᱥᱟᱞᱟᱭᱟ ᱥᱟᱠᱟᱢ ᱥᱟᱠᱟᱢ ᱟᱨ ᱟᱜᱟᱞ ᱛᱮᱫ ᱠᱚ ᱴᱩᱝᱜᱟᱹᱣᱟ ᱱᱚᱜᱼᱚᱭ ᱱᱚᱝᱠᱟ ᱟᱜᱟᱞ ᱛᱮᱫ ᱱᱚᱜᱼᱚᱭ ᱱᱚᱝᱠᱟ ᱠᱚ ᱴᱩᱝᱜᱟᱹᱣᱟ ᱱᱚᱜᱼᱚᱭ ᱱᱚᱝᱠᱟ ᱱᱚᱜᱼᱚᱭ ᱱᱚᱝᱠᱟ ᱟᱜᱟᱞ ᱛᱮᱫ ᱴᱩᱝᱜᱟᱹᱣ ᱠᱟᱛᱮᱫ ᱟᱫᱚ ᱛᱮᱦᱮᱧ ᱫᱚ ᱟᱹᱞᱩ ᱥᱟᱶᱛᱮ ᱦᱟᱸᱜ ᱤᱧ ᱠᱚᱨᱦᱟ ᱩᱫᱩᱜ ᱟᱵᱚᱱᱟ ᱚᱱᱟ ᱠᱟᱨᱞᱟ ᱟᱲᱟᱜ ᱞᱤᱧ ᱥᱟᱞᱟ ᱞᱮᱫ ᱚᱱᱟ ᱟᱹᱞᱩ ᱥᱟᱶᱛᱮᱧ ᱩᱛᱩᱭᱟ ᱟᱫᱚ ᱦᱚᱸᱜᱼᱚᱭ ᱱᱤᱛᱚᱜ ᱫᱚ ᱦᱚᱸᱜᱼᱚᱭ ᱥᱩᱱᱩᱢᱤᱧ ᱫᱩᱞ ᱠᱮᱫᱟ ᱢᱤᱫᱴᱟᱝ ᱨᱚᱦᱚᱲ ᱢᱟᱹᱨᱤᱪ ᱤᱧ ᱴᱷᱚᱡ ᱟᱫᱟ ᱢᱤᱫᱴᱟᱝ ᱨᱚᱦᱚᱲ ᱢᱟᱹᱨᱤᱪ ᱤᱧ ᱴᱷᱚᱡ ᱟᱫᱟ ᱟᱫᱚ ᱱᱤᱛᱚᱜ ᱫᱚ ᱦᱚᱸᱜᱼᱚᱭ ᱜᱮᱫ ᱟᱠᱟᱫᱟᱹᱧ ᱦᱚᱸᱜᱼᱚ ᱱᱚᱣᱟ ᱠᱟᱹᱴᱤᱡ ᱠᱟᱹᱴᱤᱡ ᱠᱷᱤᱫᱤ ᱠᱷᱤᱫᱤ ᱧᱚᱜ ᱚᱱᱟ ᱟᱹᱞᱩ ᱱᱚᱜᱼᱚᱭᱤᱧ ᱠᱷᱟᱫᱽᱞᱮ ᱠᱮᱫᱟ ᱟᱫᱚ ᱱᱚᱣᱟ ᱤᱥᱤᱱ ᱧᱚᱜᱚᱜᱼᱟ ᱟᱫᱚ ᱦᱟᱸᱜ ᱠᱟᱨᱞᱟ ᱟᱲᱟᱜ ᱫᱚᱧ ᱞᱟᱜᱟᱣᱟᱜᱼᱟ ᱱᱚᱣᱟ ᱨᱮ ᱢᱟᱨᱟᱝ ᱠᱷᱟᱸᱡᱚᱭᱟ ᱦᱮᱸ ᱦᱮᱸ ᱱᱚᱜᱼᱚᱭ ᱟᱹᱞᱩᱧ ᱠᱷᱟᱸᱡᱚ ᱞᱮ ᱟᱫᱚ ᱚᱱᱟ ᱟᱹᱞᱩ ᱫᱚ ᱟᱫᱷᱟ ᱤᱥᱤᱱ ᱟᱠᱟᱱᱟ ᱟᱫᱚ ᱱᱤᱛᱚᱜ ᱫᱚ ᱱᱚᱣᱟ ᱠᱟᱨᱞᱟ ᱟᱲᱟᱜ ᱚᱱᱟ ᱨᱮᱜᱮᱧ ᱠᱷᱟᱸᱡᱚᱣᱟᱜᱼᱟ ᱱᱚᱣᱟ ᱨᱮᱭᱟᱜ ᱴᱮᱥᱴ ᱪᱮᱫ ᱞᱮᱠᱟ ᱵᱟᱝ ᱞᱟᱹᱭ ᱟᱵᱚᱱ ᱠᱟᱱᱟ ᱱᱚᱣᱟ ᱨᱮᱱᱟᱜ ᱴᱮᱥᱴ ᱫᱚ ᱠᱟᱨᱞᱟ ᱞᱮᱠᱟ ᱧᱚᱜ ᱜᱮ ᱟᱹᱰᱤ ᱢᱚᱡᱽ ᱦᱟᱲᱦᱟᱫ ᱦᱟᱲᱦᱟᱫ ᱟᱹᱰᱤ ᱢᱚᱡᱽ ᱦᱮᱸ ᱱᱚᱣᱟ ᱫᱚ ᱟᱫᱚ ᱟᱹᱰᱤ ᱜᱷᱟᱹᱲᱤᱡ ᱫᱚ ᱵᱟᱝ ᱞᱟᱜᱟᱜᱼᱟ ᱩᱛᱩ ᱫᱚ ᱟᱹᱞᱩ ᱢᱟ ᱟᱫᱷᱟ ᱢᱟ ᱤᱥᱤᱱ ᱟᱠᱟᱱ ᱟᱨ ᱱᱚᱣᱟ ᱟᱲᱟᱜ ᱤᱥᱤᱱ ᱞᱮᱱ ᱠᱷᱟᱡ ᱜᱮ ᱯᱷᱮᱰᱟᱹᱧ ᱱᱚᱜᱼᱚᱭ ᱠᱟᱨᱞᱟ ᱟᱲᱟᱜ ᱟᱨ ᱟᱹᱞᱩ ᱠᱚᱨᱦᱟ ᱥᱟᱹᱛ ᱮᱱ ᱛᱤᱧᱟᱹ ᱟᱫᱚ ᱱᱚᱣᱟ ᱫᱚ ᱚᱱᱮ ᱦᱟᱲᱦᱟᱫ ᱜᱮ ᱟᱹᱭᱠᱟᱹᱜᱼᱟ ᱡᱚᱢ ᱨᱮᱫᱚ ᱠᱟᱨᱞᱟ ᱞᱮᱠᱟ ᱧᱚᱜ ᱜᱮ ᱟᱫᱚ ᱟᱹᱰᱤ ᱱᱟᱯᱟᱭ ᱛᱮ ᱟᱲᱟᱜ ᱠᱚ ᱟᱹᱨᱩᱵ ᱥᱟᱯᱷᱟᱭ ᱯᱮ ᱤᱧ ᱫᱚᱧ ᱟᱹᱨᱩᱵ ᱞᱮᱫ ᱜᱮᱭᱟ ᱵᱟᱹᱧ ᱧᱮᱞ ᱦᱚᱪᱚ ᱞᱮᱫ ᱯᱮᱭᱟ ᱟᱹᱞᱩ ᱠᱚ ᱟᱲᱟᱜ ᱠᱚ ᱢᱚᱡᱽ ᱛᱮ ᱟᱹᱨᱩᱵ ᱥᱟᱯᱷᱟ ᱠᱟᱛᱮ ᱵᱟᱠᱷᱟᱡ ᱜᱤᱛᱤᱞ ᱜᱤᱛᱤᱞ ᱟᱹᱭᱠᱟᱹᱜᱼᱟ

ᱠᱷᱟᱭᱟᱛ ᱠᱟᱛᱮ ᱱᱚᱣᱟ ᱯᱞᱮᱴ ᱨᱮᱧ ᱫᱚᱦᱚ ᱦᱟᱛᱟᱲ ᱫᱟ ᱛᱷᱚᱲᱟ ᱫᱟᱜ ᱫᱚᱧ ᱨᱤᱫᱟ ᱛᱷᱚᱲᱟ ᱜᱟᱱ ᱫᱟᱜ ᱤᱧ ᱞᱟᱜᱟᱣ ᱧᱚᱜ ᱟᱫᱟ ᱟᱨ ᱛᱷᱚᱲᱟᱧ ᱞᱟᱜᱟᱣ ᱠᱟᱱᱟ ᱨᱤᱫ ᱨᱮ ᱥᱩᱵᱤᱫᱟᱧ ᱟᱹᱭᱠᱟᱹᱣᱟ ᱚᱱᱟᱛᱮ

ᱛᱩᱲᱤ ᱨᱤᱫ ᱦᱚᱧ ᱥᱟᱹᱛ ᱠᱮᱫᱟ ᱮᱱᱠᱷᱟᱡ ᱠᱟᱜ ᱨᱮᱜᱮ ᱩᱛᱩ ᱠᱚᱣᱟ ᱛᱚ ᱛᱮᱦᱮᱧ ᱟᱫᱚ ᱧᱮᱞ ᱠᱮᱫᱟ ᱯᱮ ᱱᱚᱜᱼᱚᱭ ᱱᱚᱣᱟ ᱠᱚ ᱢᱚᱥᱞᱟᱧ ᱨᱤᱫ ᱠᱮᱫᱟ ᱵᱮᱨᱮᱞ ᱛᱩᱲᱤ ᱛᱩᱲᱤ ᱛᱟᱦᱮᱸ ᱠᱟᱱᱟ ᱦᱮᱸᱫᱮ ᱛᱩᱲᱤ ᱟᱫᱚ ᱚᱱᱟᱜᱮ ᱟᱹᱨᱩᱵ ᱥᱟᱯᱷᱟᱣᱟᱜ ᱜᱮ ᱛᱟᱦᱮᱸ ᱠᱟᱱᱟ ᱚᱱᱟᱜᱤᱧ ᱨᱤᱫ ᱠᱮᱫᱟ ᱱᱤᱱᱟᱹᱜ ᱜᱟᱱ ᱯᱳᱥᱛᱚ ᱱᱚᱣᱟ ᱦᱚᱸ ᱟᱹᱨᱩᱵ ᱥᱟᱯᱷᱟ ᱜᱮ ᱛᱟᱦᱮᱸ ᱠᱟᱱᱟ ᱟᱫᱚ ᱪᱮᱫ ᱞᱮᱠᱟᱛᱤᱧ ᱨᱤᱫ ᱠᱮᱫᱟ ᱚᱱᱟ ᱢᱟᱧ ᱩᱫᱩᱜ ᱟᱫ ᱯᱮ ᱱᱤᱱᱟᱹᱜ ᱜᱟᱱᱤᱧ ᱨᱤᱫ ᱠᱮᱫᱟ ᱟᱨ ᱱᱤᱭᱟᱹ ᱨᱮᱫᱚ ᱚᱱᱮ ᱯᱮᱸᱭᱟᱡᱽ ᱟᱫᱷᱮ ᱢᱟᱹᱨᱤᱪ ᱨᱟᱹᱥᱩᱱ ᱚᱱᱟ ᱠᱚ ᱚᱱᱟ ᱠᱚᱦᱚᱧ ᱩᱫᱩᱜ ᱟᱫ ᱯᱮᱭᱟ ᱪᱮᱫ ᱞᱮᱠᱟᱛᱤᱧ ᱨᱤᱫ ᱠᱮᱫᱟ ᱱᱚᱣᱟ ᱠᱚᱜᱮ ᱦᱟᱸᱜ ᱦᱟᱹᱠᱩ ᱩᱛᱩ ᱡᱚᱠᱷᱚᱡ ᱦᱟᱸᱜ ᱞᱟᱜᱟᱣ ᱟᱹᱞᱤᱧ ᱱᱤᱭᱟᱹᱜᱮ

ᱱᱚᱜᱼᱚᱭ ᱦᱟᱹᱠᱩ ᱵᱷᱟᱡᱟ ᱫᱚᱧ ᱥᱟᱹᱛ ᱠᱮᱫᱟ ᱦᱟᱹᱠᱩ ᱠᱚᱨᱦᱟ ᱫᱚ ᱱᱚᱜᱼᱚᱭ ᱩᱰᱩᱝ ᱠᱮᱫ ᱠᱚᱣᱟ ᱱᱩᱠᱩ ᱦᱟᱹᱠᱩ ᱫᱚ ᱛᱷᱚᱲᱟ ᱦᱟᱨᱚᱱ ᱧᱚᱜ ᱜᱮᱭᱟ ᱟᱫᱚ ᱢᱚᱡᱽ ᱛᱮ ᱛᱷᱚᱲᱟ ᱵᱷᱟᱡᱟ ᱠᱚᱯᱮ ᱦᱟᱸᱜ ᱢᱟᱱᱮ ᱚᱴᱮᱡᱚᱜᱼᱟ ᱠᱚ ᱛᱷᱚᱲᱟ ᱤᱱᱟᱹᱜᱮ ᱟᱫᱚ ᱵᱷᱟᱡᱟᱧ ᱥᱟᱹᱛ ᱠᱮᱫ ᱠᱚᱣᱟ ᱱᱤᱛᱚᱜ ᱫᱚ ᱦᱚᱸᱜᱼᱚᱭ ᱛᱷᱚᱲᱟ ᱜᱟᱱ ᱥᱩᱱᱩᱢᱤᱧ ᱫᱩᱞ ᱡᱩᱴᱤᱡᱟᱜ ᱠᱟᱱᱟ ᱚᱱᱟ ᱦᱟᱹᱠᱩ ᱵᱷᱟᱡᱟ ᱥᱩᱱᱩᱢ ᱨᱮᱜᱮ ᱟᱹᱰᱤ ᱰᱷᱮᱨ ᱫᱚ ᱵᱟᱝ ᱮᱱᱮ ᱤᱱᱟᱹᱜ ᱜᱟᱱᱤᱧ ᱫᱩᱞ ᱟᱫᱟ ᱟᱫᱚ ᱢᱤᱫᱴᱟᱝ ᱛᱮᱡᱽ ᱯᱟᱛᱟᱧ ᱞᱟᱜᱟᱣ ᱟᱫᱟ ᱟᱨ ᱦᱚᱸᱜᱼᱚᱭ ᱵᱟᱨᱭᱟ ᱚᱱᱟ ᱠᱟᱹᱴᱤᱡ ᱮᱞᱟᱪ ᱥᱚ ᱯᱚᱭᱟᱱ ᱥᱚᱲᱚᱢ ᱯᱚᱭᱟᱱ ᱟᱨ ᱱᱚᱜᱼᱚᱭ ᱵᱟᱨᱭᱟ ᱞᱚᱵᱚᱝᱜᱚ ᱟᱨ ᱱᱚᱜᱼᱚᱭ ᱫᱟᱨᱪᱤᱱᱤ ᱛᱷᱚᱲᱟ ᱜᱟᱱ ᱟᱨ ᱤᱱᱟᱹ ᱛᱟᱭᱚᱢ ᱱᱚᱜᱼᱚᱭ ᱛᱷᱚᱲᱟ ᱜᱟᱱ ᱯᱮᱸᱭᱟᱡᱽ ᱱᱚᱜᱼᱚᱭ ᱯᱮᱸᱭᱟᱡᱽ ᱫᱚ ᱠᱚᱨᱦᱟ ᱧᱚᱜ ᱮᱱ ᱛᱤᱧᱟᱹ ᱟᱫᱚ ᱱᱤᱛᱚᱜ ᱫᱚ ᱚᱱᱟ ᱨᱮᱜᱮ ᱦᱚᱸᱜᱼᱚᱭ ᱮᱱᱟᱱ ᱮ ᱨᱤᱫ ᱟᱠᱟᱫ ᱟᱫᱷᱮ ᱢᱟᱹᱨᱤᱪ ᱨᱟᱹᱥᱩᱱ ᱯᱮᱸᱭᱟᱡᱽ ᱚᱱᱟᱧ ᱞᱟᱜᱟᱣ ᱠᱮᱫᱟ ᱚᱱᱟᱧ ᱞᱟᱜᱟᱣ ᱠᱮᱫᱟ ᱟᱨ ᱦᱚᱸᱜᱼᱚᱭ ᱱᱚᱣᱟ ᱨᱮ ᱚᱱᱟ ᱡᱤᱨᱟᱹ ᱜᱩᱸᱰᱟᱹ ᱡᱤᱨᱟᱹ ᱜᱩᱸᱰᱟᱹ ᱮᱱᱮ ᱠᱟᱹᱴᱤᱡ ᱤᱧ ᱞᱟᱜᱟᱣ ᱮᱫᱟ ᱚᱨᱫᱷᱮᱠ ᱪᱟᱢᱚᱪ ᱱᱚᱣᱟᱛᱮ ᱚᱨᱫᱷᱮᱠ ᱪᱟᱢᱚᱪ ᱟᱨ ᱱᱚᱣᱟ ᱫᱚ ᱫᱷᱟᱹᱱᱤᱭᱟᱹ ᱜᱩᱸᱰᱟᱹ ᱫᱷᱟᱹᱱᱤᱭᱟᱹ ᱜᱩᱸᱰᱟᱹ ᱦᱚᱸ ᱤᱱᱟᱹᱜ ᱜᱟᱱ ᱜᱮ ᱦᱮᱸ ᱱᱤᱛᱚᱜ ᱫᱚ ᱦᱚᱸᱜᱼᱚᱭ ᱟᱱᱫᱟᱡᱽ ᱠᱟᱛᱮᱫ ᱥᱟᱥᱟᱝ sa saan gundo. ᱟᱨ ᱱᱚᱜᱼᱚᱭ ᱵᱟᱨᱭᱟ ᱠᱩᱲᱪᱟᱹ ᱠᱟᱹᱴᱤᱡ ᱠᱟᱹᱴᱤᱡ ᱚᱱᱟᱜᱮ ᱞᱟᱜᱟᱣ ᱫᱚ ᱨᱩᱱ ᱠᱟᱜ ᱨᱮᱜᱮ ᱦᱮᱸ ᱱᱚᱣᱟ ᱡᱚᱛᱚ ᱦᱚᱭᱟᱱ ᱨᱩᱢ ᱮᱱ ᱛᱤᱧᱟᱹ ᱱᱤᱛᱚᱜ ᱫᱚ ᱱᱚᱣᱟ ᱯᱳᱥᱴ ᱠᱚᱧ ᱞᱟᱜᱟᱣ ᱠᱮᱫᱟ ᱱᱚᱣᱟ ᱯᱳᱥᱴ ᱠᱚ ᱯᱳᱥᱴ ᱠᱚ ᱛᱷᱚᱲᱟᱧ ᱠᱚᱨᱦᱟ ᱧᱚᱜᱟ ᱠᱚᱥᱟᱣ ᱦᱩᱭᱮᱱ ᱛᱤᱧᱟᱹ ᱨᱩᱱ ᱦᱩᱭᱱᱟ ᱟᱫᱚ ᱱᱤᱛᱚᱜ ᱫᱚ ᱦᱚᱸᱜᱼᱚᱭ ᱫᱟᱜ ᱠᱟᱹᱱᱟᱹᱧ ᱟᱱᱫᱟᱡᱽ ᱞᱮᱠᱟ ᱟᱹᱰᱤ ᱟᱸᱴ ᱫᱚ ᱵᱟᱹᱧ ᱨᱟᱥᱮ ᱠᱚᱣᱟ ᱱᱩᱠᱩ ᱦᱟᱹᱠᱩ ᱫᱚ ᱟᱹᱰᱤ ᱟᱸᱴ ᱨᱟᱥᱮ ᱫᱚ ᱤᱧ ᱫᱚ ᱵᱟᱝ ᱥᱤᱵᱤᱞᱤᱧᱟ ᱟᱹᱰᱤ ᱴᱤᱭᱟᱹᱞ ᱴᱟᱯᱟᱞ ᱨᱟᱥᱮ ᱫᱚ ᱮᱴᱟᱜ ᱮᱴᱟᱜ ᱦᱟᱹᱠᱩ ᱫᱚ ᱴᱤᱭᱟᱹᱞ ᱴᱟᱯᱟᱞ ᱨᱟᱥᱮ ᱞᱮᱠᱚ ᱠᱷᱟᱱ ᱦᱚᱸ ᱢᱚᱡᱽ ᱜᱮᱠᱚ ᱥᱤᱵᱤᱞᱟ ᱱᱩᱠᱩ ᱫᱚ ᱵᱟᱝ ᱥᱤᱵᱤᱞᱤᱧᱟ ᱩᱱᱟᱹᱜ ᱴᱤᱭᱟᱹᱞ ᱴᱟᱯᱟᱞ ᱨᱟᱥᱮ ᱫᱚ ᱛᱷᱚᱲᱟ ᱧᱚᱜ ᱜᱤᱧ ᱨᱟᱥᱮ ᱠᱚᱣᱟ ᱦᱚᱸᱜᱼᱚᱭ ᱱᱚᱝᱠᱟ ᱟᱨ ᱦᱟᱹᱠᱩ ᱨᱮᱢᱟᱧ ᱵᱩᱞᱩᱝ ᱠᱟᱣᱟᱜ ᱠᱚ ᱱᱚᱣᱟ ᱨᱟᱥᱮ ᱟᱱᱫᱟᱡᱤᱧ ᱵᱩᱞᱩᱝᱟᱜ ᱠᱟᱱᱟ ᱱᱤᱛᱚᱜ ᱫᱚ ᱱᱚᱜᱼᱚᱭ ᱨᱟᱥᱮ ᱦᱮᱰᱮᱡ ᱮᱱ ᱛᱤᱧᱟᱹ ᱟᱫᱚ ᱱᱚᱜᱼᱚᱭ ᱱᱤᱛᱚᱜ ᱫᱚ ᱱᱩᱠᱩ ᱦᱟᱹᱠᱩᱧ ᱠᱷᱟᱸᱡᱚ ᱠᱚᱣᱟ ᱟᱨ ᱢᱩᱪᱟᱹᱫ ᱨᱮ ᱦᱟᱸᱜ ᱟᱨ ᱢᱤᱫᱴᱟᱝ ᱡᱤᱱᱤᱥᱤᱧ ᱞᱟᱜᱟᱣᱟᱜᱼᱟ ᱧᱮᱞ ᱟᱯᱮ ᱦᱟᱸᱜ ᱚᱱᱮ ᱦᱮᱸᱫᱮ ᱛᱩᱲᱤ ᱞᱤᱧ ᱨᱤᱫ ᱞᱮᱫ ᱚᱱᱟᱜᱮ ᱱᱚᱜᱼᱚᱭ ᱢᱩᱪᱟᱹᱫ ᱨᱮᱫᱚᱧ ᱞᱟᱜᱟᱣ ᱟᱠᱚ ᱠᱟᱱᱟ ᱫᱟᱜ ᱨᱮ ᱞᱮᱣᱦᱟ ᱠᱟᱛᱮᱫ ᱱᱚᱜᱼᱚᱭ ᱪᱷᱟᱹᱠᱱᱤ ᱪᱟ ᱪᱷᱟᱹᱠᱱᱤ ᱨᱮ ᱱᱚᱜᱼᱚᱭ ᱪᱷᱟᱠᱟᱣ ᱫᱟᱹᱧ ᱚᱱᱟ ᱪᱚᱠᱟᱜ ᱠᱚᱫᱚ ᱵᱟᱞᱮ ᱡᱚᱢᱟ ᱛᱷᱚ ᱚᱱᱟ ᱠᱷᱟᱹᱞᱤ ᱤᱱᱟᱹ ᱠᱷᱟᱡ ᱫᱚ ᱠᱷᱟᱹᱞᱤ ᱚᱱᱟ ᱫᱟᱜ ᱛᱮᱫ ᱪᱚᱠᱟᱜ ᱠᱚᱫᱚ ᱵᱟᱝ ᱦᱟᱡᱟᱢ ᱜᱚᱫᱚᱜᱼᱟ ᱚᱱᱟᱛᱮ ᱠᱷᱟᱹᱞᱤ ᱫᱟᱜ ᱛᱮᱫ ᱱᱚᱜᱼᱚᱭ ᱪᱚᱠᱟᱜ ᱛᱮᱫ ᱦᱚᱸᱜᱼᱚ ᱱᱚᱝᱠᱟ ᱛᱟᱦᱮᱸᱭᱮᱱᱟ ᱱᱚᱣᱟ ᱫᱚ ᱟᱨ ᱢᱤᱫᱴᱟᱝ ᱦᱚᱸᱜᱼᱚᱭ ᱜᱳᱞᱢᱟᱹᱨᱤᱪ ᱜᱩᱸᱰᱟᱹ ᱛᱷᱚᱲᱟᱧ ᱞᱟᱜᱟᱣ ᱟᱠᱚ ᱠᱟᱱᱟ ᱟᱹᱰᱤ ᱰᱷᱮᱨ ᱫᱚ ᱵᱟᱝ ᱠᱚ ᱦᱟᱹᱠᱩ ᱩᱛᱩ ᱥᱟᱹᱛ ᱮᱱ ᱛᱤᱧᱟᱹ ᱱᱤᱛᱚᱜ ᱫᱚ ᱯᱷᱮᱰ ᱠᱟᱜ ᱨᱮᱜᱮᱧ ᱟᱞᱮ ᱫᱚ ᱟᱲᱟᱜ ᱠᱚᱨᱦᱟ ᱞᱮ ᱡᱚᱢ ᱵᱟᱲᱟ ᱞᱮᱠᱷᱟᱡ ᱚᱲᱟᱜ ᱨᱮ ᱥᱟᱥᱟᱝ ᱫᱚ ᱵᱟᱞᱮ ᱞᱟᱜᱟᱣ ᱵᱟᱲᱟ ᱵᱟᱲᱟᱭᱟ ᱟᱫᱚ ᱟᱯᱮ ᱧᱮᱞ ᱛᱮ ᱠᱚᱭ ᱯᱮ ᱵᱚᱛᱚᱨ ᱞᱮᱱ ᱠᱷᱟᱡ ᱯᱮ ᱡᱮ ᱥᱟᱥᱟᱝ ᱢᱟ ᱵᱟᱠᱚ ᱞᱟᱜᱟᱣᱟᱜ ᱠᱟᱱ ᱠᱷᱟᱹᱞᱤ ᱟᱲᱟᱜ ᱩᱛᱩ ᱨᱮᱜᱮ ᱵᱟᱞᱮ ᱞᱟᱜᱟᱣ ᱵᱟᱲᱟᱭᱟ ᱮᱴᱟᱜ ᱩᱛᱩ ᱠᱚᱨᱮ ᱫᱚ ᱞᱟᱜᱟᱣ ᱵᱟᱲᱟᱭ ᱜᱮᱭᱟᱞᱮ ᱩᱱᱟᱹᱜ ᱦᱟᱲᱦᱟᱫ ᱫᱚ ᱵᱟᱝ ᱵᱩᱡᱷᱟᱹᱜ ᱠᱟᱱᱟ ᱛᱟᱣ ᱢᱚᱡᱽ ᱜᱮᱭᱟ